ᱩᱱᱠᱤᱱᱟᱜ ᱢᱟᱲᱟᱝ ᱡᱚᱡᱽᱢᱮᱱᱴ ᱵᱚ ᱤᱫᱤᱭᱟ ᱪᱮᱫ ᱦᱤᱡᱩᱜ ᱠᱟᱱᱟ ᱢᱮᱱ ᱯᱚᱭᱮᱱᱴ ᱫᱚ ᱚᱸᱰᱮ ᱩᱱᱠᱤᱱᱟᱜ ᱡᱚᱡᱽᱢᱮᱱᱴ ᱢᱟᱲᱟᱝ ᱵᱚ ᱤᱫᱤᱭᱟ ᱚᱱᱟ ᱛᱟᱭᱱᱚᱢ ᱡᱮᱛᱱᱟ ᱢᱮᱱᱟᱜ ᱠᱚᱣᱟ ᱡᱮ ᱢᱟᱱᱮ ᱚᱸᱰᱮ ᱠᱤᱱ ᱛᱚᱞ ᱟᱠᱟᱫ ᱠᱚᱣᱟ ᱱᱤᱛᱚᱜ ᱢᱟᱹᱡᱷᱤ ᱢᱟᱹᱡᱷᱤ ᱵᱟᱵᱟ ᱠᱚ ᱟᱨ ᱢᱟᱨᱮ ᱢᱟᱹᱡᱷᱤ ᱨᱮᱱ ᱦᱚᱯᱚᱱ ᱠᱚ ᱩᱱᱠᱩ ᱚᱱᱟ ᱨᱮᱱᱟᱜ ᱡᱚᱵᱟᱵ ᱠᱚ ᱮᱢᱟ ᱟᱨ ᱢᱟᱱᱮ ᱪᱮᱫ ᱵᱚ ᱪᱮᱠᱟᱭᱟ ᱟᱨ ᱪᱮᱫ ᱪᱮᱠᱟ ᱪᱮᱫ ᱦᱩᱭᱩᱜᱼᱟ ᱢᱮᱱᱛᱮ ᱩᱱᱠᱩ ᱚᱱᱟ ᱨᱮᱱ ᱛᱮᱞᱟ ᱠᱚ ᱮᱢ ᱨᱩᱣᱟᱹᱲ ᱫᱟᱲᱮᱭᱟᱜᱼᱟ ᱛᱚᱵᱮ ᱚᱱᱟ ᱛᱟᱭᱱᱚᱢ ᱟᱨ ᱡᱟᱦᱟᱸ ᱵᱟᱹᱠᱤ ᱵᱟᱫ ᱵᱟᱹᱠᱤ ᱢᱮᱱᱟᱜᱼᱟ ᱚᱱᱟ ᱪᱮᱫ ᱵᱚ ᱯᱷᱟᱭᱱᱟᱞᱟ ᱢᱮᱱᱛᱮ ᱚᱱᱟ ᱫᱚ ᱡᱚᱛᱚ ᱦᱚᱲ ᱪᱮᱛᱟᱱ ᱨᱮ ᱛᱟᱦᱮᱱ ᱠᱟᱱᱟ ᱛᱟᱦᱮᱱ ᱠᱟᱱᱟ ᱵᱟᱝ ᱚᱱᱟ ᱠᱟᱛᱷᱟ ᱛᱚ ᱚᱱᱟ ᱜᱮ ᱥᱤᱥᱴᱮᱢ ᱢᱟ ᱟᱨ ᱩᱱᱠᱩ ᱥᱟᱱᱛᱤ ᱥᱚᱝᱠᱟ ᱫᱚ ᱱᱚᱝᱠᱟ ᱟᱫᱚ ᱱᱤᱱᱟᱹ ᱦᱚᱲ ᱵᱷᱤᱛᱨᱤ ᱨᱮ ᱟᱵᱚ ᱵᱟᱵᱚ ᱢᱮᱱ ᱫᱟᱲᱮᱭᱟᱜᱼᱟ ᱵᱚᱱ ᱵᱚᱭᱦᱟ ᱠᱟᱹᱴᱤᱡ ᱛᱷᱤᱨ ᱧᱚᱜᱚᱜ ᱢᱮ ᱢᱮᱛᱟ ᱵᱟᱵᱟ ᱠᱟᱛᱷᱟ ᱨᱮᱫᱚ ᱛᱷᱤᱨᱚᱜ ᱟᱠᱚ

ᱠᱚᱲᱟ ᱢᱮᱱᱟᱭ ᱤᱧ ᱫᱚ ᱵᱟᱹᱧ ᱠᱟᱹᱢᱤ ᱟᱠᱟᱫ ᱠᱩᱲᱤ ᱢᱮᱱᱟᱭ ᱠᱟᱹᱢᱤ ᱠᱩᱲᱤ ᱢᱮᱱᱟᱭ ᱤᱧ ᱫᱚ ᱵᱟᱹᱧ ᱯᱷᱳᱱ ᱟᱠᱟᱫ ᱦᱟᱹᱱᱤ ᱢᱮᱱᱟᱭ ᱤᱧ ᱫᱚ ᱵᱟᱹᱧ ᱯᱷᱳᱱ ᱟᱠᱟᱫ ᱮᱱᱠᱷᱟᱱ ᱪᱮᱫ ᱞᱮᱠᱟ ᱨᱮᱠᱤᱱ ᱧᱟᱯᱟᱢ ᱟᱫᱚ ᱟᱸᱡᱚᱢ ᱧᱚᱜ ᱵᱤᱱᱟ ᱥᱟᱨᱟ ᱟᱹᱠᱤᱱ ᱢᱟ ᱨᱚᱝ ᱱᱚᱢᱵᱚᱨ ᱛᱮᱵᱤᱱ ᱠᱟᱛᱷᱟ ᱟᱠᱟᱱᱟ ᱠᱤᱱ ᱟᱸᱡᱚᱢ ᱟᱠᱟᱫ ᱜᱮᱭᱟ ᱠᱤᱱ ᱦᱳᱭ ᱟᱸᱡᱚᱢ ᱟᱠᱟᱫ ᱞᱤᱧ ᱟᱹᱠᱤᱱ ᱨᱚᱝ ᱱᱚᱢᱵᱚᱨ ᱠᱤᱱ ᱢᱮᱱᱮᱜᱼᱟ ᱚᱱᱟᱜᱮ ᱦᱟᱸᱜ ᱠᱤᱱ ᱧᱟᱢ ᱟᱠᱟᱫ ᱠᱤᱱ ᱨᱟᱠᱟᱵ ᱟᱠᱟᱱᱟ